ᱟᱵᱚᱨᱮᱱ ᱜᱚ ᱵᱟᱵᱟ ᱪᱮᱫ ᱠᱚ ᱢᱮᱛᱟ ᱵᱚᱱᱟ ᱞᱟᱹᱭ ᱯᱮᱥᱮ ᱱᱤᱭᱟᱹ ᱠᱟᱛᱷᱟ ᱫᱚ ᱡᱚᱛᱚ ᱦᱚᱲ ᱨᱮᱱ ᱜᱚ ᱵᱟᱵᱟ ᱫᱚᱠᱚ ᱞᱟᱹᱭᱟ ᱮ ᱵᱟᱹᱵᱩ ᱯᱟᱲᱦᱟᱜ ᱢᱮᱥᱮᱭᱟ ᱪᱟᱹᱠᱨᱤᱢ ᱧᱟᱢ ᱞᱮᱠᱷᱟᱱ ᱢᱚᱡᱽ ᱢᱚᱡᱽ ᱵᱟᱹᱦᱩᱢ ᱧᱟᱢ ᱠᱚᱣᱟ ᱟᱫᱚᱧ ᱢᱮᱱᱫᱟ ᱤᱧ ᱫᱚᱧ ᱢᱮᱱᱟ ᱟᱯᱮ ᱫᱚ ᱪᱟᱹᱠᱨᱤ ᱯᱮ ᱵᱮᱵᱽᱥᱟᱭ ᱯᱮ ᱡᱟᱦᱟᱸ ᱞᱮᱠᱟᱭ ᱯᱮ ᱵᱟᱹᱦᱩ ᱫᱚ ᱵᱟᱹᱦᱩ ᱞᱮᱠᱟ ᱜᱮ ᱦᱩᱭᱩᱜ ᱛᱟᱵᱚᱱᱟ ᱵᱟᱹᱵᱩ ᱵᱟᱹᱦᱩ ᱥᱚᱸᱜᱮ ᱫᱚ ᱠᱚᱲᱟ ᱫᱚ ᱵᱟᱢ ᱫᱟᱲᱮ ᱫᱟᱲᱮᱣᱟᱜ ᱮᱴᱟᱜ ᱮᱴᱟᱜ ᱵᱷᱮᱨᱟᱭᱴᱤ ᱮᱜᱮᱨ ᱢᱮᱱᱟᱜ ᱟᱠᱟᱫ ᱛᱟᱠᱚᱣᱟ ᱟᱢ ᱫᱚ ᱪᱮᱫ ᱮᱢ ᱢᱮᱱᱫᱟ ᱤᱧᱡᱤᱱᱤᱭᱟᱨᱤᱧ ᱦᱩᱭ ᱞᱮᱱᱠᱷᱟᱱ ᱡᱟᱦᱟᱸᱭ ᱠᱩᱲᱤᱧ ᱟᱹᱜᱩᱭᱮᱭᱟ ᱵᱟᱭ ᱮᱜᱮᱨᱤᱧᱟ ᱩᱱᱤᱭᱟᱜ ᱮᱜᱮᱨ ᱡᱩᱫᱟᱹ ᱜᱮᱛᱟᱭᱟ ᱟᱢ ᱫᱚ ᱪᱮᱫ ᱮᱢ ᱢᱮᱱᱫᱟ ᱢᱟᱥᱴᱟᱨᱤᱧ ᱵᱮᱱᱟᱣ ᱞᱮᱱᱠᱷᱟᱱ ᱵᱟᱹᱦᱩ ᱵᱟᱲᱟᱭ ᱵᱟᱭ ᱮᱜᱮᱨᱤᱧᱟ ᱩᱱᱤᱭᱟᱜ ᱮᱜᱮᱨ ᱦᱚᱸ ᱡᱩᱫᱟᱹ ᱜᱮᱛᱟᱭᱟ ᱡᱮ ᱡᱟᱨ ᱡᱮ ᱡᱟᱨ ᱟᱢ ᱫᱚ ᱪᱮᱫ ᱮᱢ ᱢᱮᱱᱫᱟ ᱵᱟᱹᱦᱩ ᱠᱩᱲᱤ ᱢᱤᱫᱴᱮᱱ ᱫᱚᱠᱟᱱᱤᱧ ᱵᱮᱱᱟᱣᱟᱭᱟ ᱚᱸᱰᱮᱭ ᱛᱟᱦᱮᱱᱟ ᱵᱟᱭ ᱮᱜᱮᱨᱟ ᱩᱱᱤᱭᱟᱜ ᱮᱜᱮᱨ ᱦᱚᱸ ᱡᱩᱫᱟᱹ ᱜᱮᱛᱟᱭᱟ ᱢᱟᱱᱮ ᱡᱚᱛᱚ ᱦᱚᱲᱟᱜ ᱮᱜᱮᱨ ᱠᱚ ᱡᱩᱫᱟᱹ ᱟᱠᱟᱱᱟ ᱱᱮᱛᱟᱨ ᱫᱚ ᱦᱮᱸᱪᱮ ᱛᱚ ᱡᱟᱭ ᱵᱟᱦᱚᱠ ᱚᱱᱟ ᱠᱚᱫᱚ ᱵᱟᱹᱧ ᱞᱟᱹᱭᱮᱫ ᱛᱟᱵᱚᱱᱟ ᱚᱱᱟ ᱠᱚ ᱞᱟᱹᱭ ᱠᱚᱛᱮ ᱠᱚᱛᱮ ᱟᱹᱰᱤ ᱡᱤᱞᱤᱧ ᱢᱮᱱᱟᱜ ᱟᱠᱟᱫᱟ ᱪᱮᱫᱟᱜ ᱥᱮ ᱵᱟᱹᱭ ᱵᱟᱹᱭᱛᱮ ᱥᱮᱛᱟᱜᱚᱜ ᱠᱟᱱᱟ ᱟᱨ ᱥᱮᱛᱟᱜ ᱥᱚᱢᱚᱭ ᱫᱚ ᱱᱚᱰᱮ ᱨᱮᱱ ᱡᱟᱦᱟᱸ ᱛᱤᱱᱟᱹᱜ ᱠᱚᱢᱤᱴᱤ ᱫᱟᱫᱟ ᱛᱟᱠᱚ ᱢᱮᱱᱟᱜ ᱟᱠᱟᱫ ᱠᱚ ᱵᱚᱭᱦᱟ ᱠᱚ ᱩᱱᱠᱩᱣᱟᱜ ᱨᱟᱹᱥᱠᱟᱹ ᱠᱟᱱᱟ ᱡᱟᱦᱟᱸᱭ ᱥᱟᱺᱜᱤᱧ ᱠᱷᱚᱱ ᱯᱮ ᱦᱮᱡ ᱟᱠᱟᱱᱟ ᱟᱯᱮ ᱦᱚᱸᱯᱮ ᱨᱟᱹᱥᱠᱟᱹᱭ ᱛᱟᱵᱚᱱᱟ ᱚᱱᱟ ᱫᱚ ᱟᱞᱟᱫᱟ ᱠᱟᱛᱷᱟ ᱢᱮᱱᱠᱷᱟᱱ ᱜᱚᱴᱟ ᱡᱤᱞᱤ ᱠᱚ ᱰᱤᱭᱩᱴᱤ ᱟᱠᱟᱫ ᱛᱟᱵᱚᱱᱟ ᱱᱤᱛᱚᱜ ᱫᱚ ᱩᱱᱠᱩ ᱵᱟᱠᱷᱨᱟ ᱢᱟᱲᱟᱝ ᱨᱮᱜᱤᱧ ᱞᱟᱹᱭ ᱟᱠᱟᱫ ᱠᱚ ᱛᱟᱦᱮᱸᱫ ᱡᱮ ᱯᱟᱸᱪᱴᱟ ᱠᱷᱚᱱ ᱪᱷᱚᱴᱟ ᱫᱷᱟᱹᱵᱤᱡ ᱫᱚ ᱠᱚᱢᱤᱴᱤᱭᱟᱜ ᱰᱤᱭᱩᱴᱤ ᱢᱟᱱᱮ ᱨᱟᱹᱥᱠᱟᱹ ᱰᱤᱭᱩᱴᱤ ᱠᱟᱱ ᱛᱟᱯᱮᱭᱟ ᱟᱫᱚ ᱚᱱᱟᱛᱤᱧ ᱢᱮᱱᱟ ᱚᱱᱮ ᱠᱟᱛᱷᱟ ᱨᱮᱠᱚ ᱢᱮᱱ ᱟᱠᱟᱫ ᱵᱟᱵᱟ ᱵᱚᱭᱦᱟ ᱵᱟᱵᱟ ᱵᱚᱭᱦᱟ ᱠᱚᱫᱚ ᱵᱚᱱ ᱢᱮᱛᱟ ᱠᱚᱣᱟ ᱦᱚᱯᱚᱱ ᱵᱟ ᱵᱟᱠᱷᱟᱱ ᱫᱚ ᱢᱟᱨᱟᱝ ᱵᱟ ᱠᱩᱲᱤ ᱠᱚᱫᱚ ᱱᱟᱱᱟ, ᱜᱚᱜᱚ ᱵᱚᱭᱦᱟ, ᱠᱩᱲᱤ ᱠᱚᱫᱚ ᱠᱟᱹᱠᱤ, ᱠᱚᱲᱟ ᱠᱚᱫᱚ ᱢᱟᱢᱟ᱾ ᱚᱱᱟᱛᱮᱧ ᱢᱮᱱᱟ ᱠᱤᱪᱷᱩ ᱠᱤᱪᱷᱩ ᱠᱚᱲᱟ ᱠᱩᱲᱤ ᱢᱮᱱᱟᱜ ᱟᱠᱟᱫ ᱠᱚ ᱰᱷᱚᱝ ᱵᱟᱝ ᱠᱩᱞᱟᱹᱣ ᱛᱮ ᱱᱚᱜᱼᱚ ᱱᱚᱝᱠᱟᱱ ᱯᱷᱟᱱᱥᱚᱱ ᱴᱟᱺᱰᱤ ᱨᱮᱠᱚ ᱦᱚᱨᱚᱜᱟ ᱞᱟᱡᱟᱣ ᱢᱟᱨᱟᱣ ᱪᱚᱥᱢᱟ᱾ ᱦᱮᱸᱪᱮ? ᱚᱱᱟ ᱫᱚᱠᱚ ᱢᱮᱱ ᱟᱠᱟᱫᱟ ᱠᱤᱥᱟᱹᱬ ᱦᱚᱲ ᱠᱟᱱ ᱥᱮ ᱨᱮᱸᱜᱮᱡ ᱦᱚᱲ ᱧᱤᱫᱟᱹ ᱡᱟᱹᱯᱤᱫ ᱠᱟᱛᱮ ᱥᱮᱛᱟᱜ ᱨᱮᱫᱚ ᱵᱮᱨᱮᱫ ᱠᱟᱛᱮ ᱵᱨᱟᱥ ᱫᱟᱹᱛᱟᱹᱱᱤ ᱛᱮ ᱦᱩᱛᱩᱢ ᱯᱷᱨᱮᱥᱚᱜ ᱠᱟᱱᱟ ᱵᱚᱱ᱾ ᱢᱮᱱᱫᱚ ᱠᱤᱥᱟᱹᱬ ᱦᱚᱲ ᱠᱟᱱ ᱥᱮ ᱨᱮᱸᱜᱮᱡ ᱦᱚᱲ ᱡᱚᱛᱚ ᱦᱚᱲ ᱜᱮ ᱥᱮᱛᱟᱜ ᱨᱮ ᱵᱮᱨᱮᱫ ᱠᱟᱛᱮ ᱫᱚ ᱵᱨᱟᱥ ᱛᱮ ᱵᱟᱠᱷᱟᱱ ᱫᱟᱹᱛᱟᱹᱱᱤ ᱛᱮᱵᱚᱱ ᱯᱷᱨᱮᱥᱚᱜ ᱠᱟᱱ ᱛᱚᱵᱮ ᱤᱧ ᱦᱚᱧ ᱢᱚᱱᱮᱭᱟ ᱡᱟᱦᱟᱸᱭ ᱠᱩᱲᱤ ᱵᱩᱞᱩ ᱵᱷᱩᱜᱟᱹᱜ ᱥᱮ ᱫᱟᱵᱤ ᱵᱷᱩᱜᱟᱹᱜ ᱰᱨᱮᱥ ᱠᱚ ᱦᱚᱨᱚᱜ ᱚᱱᱠᱟᱱ ᱰᱨᱮᱥ ᱫᱚ ᱦᱮᱨᱮᱞ ᱯᱚᱴᱟᱣ ᱰᱨᱮᱥ ᱠᱚ ᱢᱮᱛᱟᱜ ᱠᱟᱱ ᱱᱮᱛᱟᱨ ᱫᱚ ᱱᱚᱝᱠᱟ ᱠᱟᱱᱟ ᱵᱟᱹᱵᱩ ᱚᱲᱮ ᱧᱮᱞ ᱯᱮ ᱢᱟᱹᱱᱢᱤ ᱚᱠᱟ ᱨᱮᱵᱚᱱ ᱦᱮᱡ ᱟᱠᱟᱱᱟ ᱥᱮᱫᱟᱭ ᱫᱚᱠᱚ ᱞᱟᱡᱟᱜ ᱠᱟᱱ ᱛᱟᱦᱮᱸᱫ ᱫᱚᱠᱟᱱ ᱠᱚ ᱪᱟᱞᱟᱜᱼᱟ

ᱦᱮᱸ ᱪᱮᱫ ᱱᱮᱛᱟᱨ ᱵᱟᱹᱦᱩ ᱠᱩᱲᱤ ᱠᱚ ᱚᱱᱠᱟᱭᱮᱜᱼᱟ ᱥᱮᱫᱟᱭᱟᱜ ᱰᱨᱮᱥ ᱪᱮᱫ ᱞᱮᱠᱟ ᱛᱟᱦᱮᱸ ᱠᱟᱱᱟ ᱦᱮᱸ ᱥᱮᱫᱟᱭ ᱫᱚ ᱠᱚᱲᱟ ᱠᱚᱣᱟᱜ ᱵᱳᱛᱟᱢ ᱛᱟᱦᱮᱸ ᱠᱟᱱᱟ ᱱᱚᱜᱼᱚᱭ ᱱᱚᱝᱠᱟ ᱱᱚᱝᱠᱟ ᱦᱮᱸ ᱪᱮ ᱱᱮᱛᱟᱨ ᱫᱚ ᱠᱩᱲᱤ ᱠᱚᱣᱟᱜ ᱦᱚᱸ ᱵᱳᱛᱟᱢ ᱦᱮᱡ ᱟᱠᱟᱱᱟ ᱛᱤᱱᱟᱹᱜ ᱵᱚᱫᱚᱞᱚᱜ ᱠᱟᱱᱟ ᱟᱵᱟᱨ ᱵᱟᱹᱦᱩᱭ ᱢᱮᱱᱟ ᱚᱱᱟ ᱜᱚᱴᱟ ᱫᱮᱭᱟ ᱧᱮᱞᱚᱜ ᱛᱤᱧ ᱚᱱᱠᱟᱱᱟᱜ ᱵᱞᱟᱣᱩᱡᱽ ᱵᱟᱢ ᱦᱟᱛᱟᱣ ᱤᱧ ᱠᱷᱟᱱ ᱫᱚ ᱵᱟᱹᱧ ᱮᱢᱟᱢᱟ ᱫᱟᱠᱟ ᱵᱟᱹᱧ ᱥᱩᱨ ᱟᱢᱟ ᱢᱟ ᱪᱮᱫ ᱮᱢ ᱪᱤᱠᱟᱹᱭᱟ ᱪᱤᱠᱟᱹᱭ ᱢᱮ ᱚᱱᱟ ᱠᱚᱫᱚ ᱚᱲᱮᱡ ᱚᱲᱮᱡᱟᱜ ᱠᱚ ᱦᱟᱛᱟᱣ ᱠᱚ ᱠᱟᱱᱟ ᱦᱮᱸ ᱪᱮ

ᱠᱩᱢᱵᱽᱲᱩ ᱫᱚ ᱟᱵᱚ ᱨᱮᱸᱜᱮᱡ ᱦᱚᱲ ᱴᱷᱮᱱ ᱫᱚᱠᱚ ᱵᱮᱥ ᱜᱮᱭᱟ ᱦᱮᱸ ᱪᱮ ᱠᱤᱥᱟᱹᱬ ᱦᱚᱲ ᱴᱷᱮᱱ ᱠᱚ ᱠᱷᱟᱨᱟᱯᱟ ᱟᱨ ᱱᱮᱛᱟᱨ ᱫᱚ ᱫᱤᱱ ᱫᱤᱱ ᱛᱮ ᱠᱩᱢᱵᱽᱲᱩ ᱠᱚᱫᱚ ᱪᱟᱵᱟᱣ ᱠᱟᱱᱟ ᱱᱚᱣᱟ ᱟᱹᱰᱤ ᱱᱟᱯᱟᱭ ᱡᱤᱱᱤᱥ ᱠᱟᱱᱟ ᱪᱮᱫᱟᱜ ᱥᱮ ᱢᱮᱫ ᱵᱚᱫᱚᱞ ᱛᱮ ᱱᱮᱛᱟᱨ ᱫᱚ ᱟᱨ ᱢᱤᱫᱴᱮᱱ ᱢᱮᱫ ᱠᱚ ᱞᱟᱜᱟᱣ ᱠᱟᱜ ᱠᱟᱱᱟ ᱫᱚᱠᱟᱱ ᱟᱹᱰᱤ ᱢᱤᱫ ᱜᱮ ᱢᱟᱱᱮ ᱵᱮᱸᱜᱟᱲ ᱵᱮᱯᱟᱨ ᱠᱟᱱᱟ ᱛᱚ ᱡᱟᱭ ᱵᱟ ᱦᱚᱸ ᱱᱚᱝᱠᱟ ᱞᱟᱹᱭ ᱠᱟᱛᱮ ᱫᱚ ᱟᱫᱚ ᱥᱚᱢᱚᱭ ᱫᱚ ᱵᱟᱹᱧ ᱱᱚᱥᱴᱚᱭ ᱛᱟᱵᱚᱱᱟ ᱟᱨ ᱢᱤᱫᱴᱮᱱ ᱰᱩᱭᱮᱴ ᱰᱟᱱᱥ ᱢᱮᱱᱟᱜ ᱟᱠᱟᱫᱟ ᱚᱱᱟ ᱰᱮᱱᱥ ᱛᱟᱭᱚᱢ ᱛᱮ ᱮᱠᱫᱚᱢ ᱥᱮᱨᱮᱧ ᱛᱟᱞᱟ ᱛᱮᱜᱮ ᱟᱫᱚ ᱵᱚᱱ ᱵᱮᱲᱟ ᱵᱚᱱ ᱨᱟᱠᱟᱵ ᱛᱟᱵᱚᱱᱟ